ᱥᱩᱨ ᱫᱤᱱ ᱨᱮᱱᱟᱝ ᱠᱟᱛᱷᱟ ᱢᱤᱫ ᱥᱮᱞᱩᱱ ᱫᱚᱠᱟᱱ ᱛᱮ ᱥᱮᱴᱮᱨᱮᱱᱟᱭ ᱯᱟᱥᱴᱚᱨ ᱡᱤᱦᱤᱡᱤᱠᱚᱞ ᱵᱚᱦᱚᱜ ᱩᱵ ᱢᱩᱱᱰᱨᱟᱹ ᱞᱟᱹᱜᱤᱫ ᱡᱚᱛᱚ ᱵᱷᱟᱹᱱᱰᱟᱹᱨᱤ ᱠᱚᱣᱟᱜ ᱢᱤᱫ ᱜᱩᱱ ᱢᱚᱪᱟ ᱵᱟᱝᱠᱚ ᱠᱚᱵᱚᱡ ᱠᱮᱭᱟ ᱩᱱᱠᱩ ᱫᱚ ᱨᱚᱲᱟᱠᱟ ᱜᱮᱠᱚ ᱛᱟᱦᱮᱱᱟ ᱜᱷᱟᱱᱮ ᱜᱮ ᱯᱟᱥᱴᱚᱨᱟᱜ ᱵᱚᱦᱚᱜ ᱩᱵ ᱡᱩᱞᱩᱯ ᱚᱠᱛᱮ ᱨᱚᱲᱮ ᱮᱦᱚᱵ ᱠᱮᱭᱟ ᱵᱷᱟᱹᱱᱰᱟᱹᱨᱤ ᱤᱥᱥᱚᱨ ᱨᱮ ᱵᱟᱝᱤᱧ ᱯᱟᱹᱛᱭᱟᱹᱣᱼᱟ ᱤᱧ ᱫᱚ ᱵᱟᱹᱧ ᱯᱟᱹᱛᱭᱟᱹᱜ ᱠᱟᱱᱟ ᱡᱮ ᱱᱚᱣᱟ ᱫᱷᱟᱹᱨᱛᱤ ᱥᱮᱨᱢᱟ ᱵᱮᱵᱮᱱᱟᱣᱤᱡ ᱢᱤᱫ ᱥᱤᱥᱤᱨᱡᱟᱹᱣᱤᱡ ᱢᱮᱱᱟᱭᱟ ᱢᱮᱱᱛᱮ᱾ ᱱᱚᱣᱟ ᱥᱤᱨᱡᱚᱱ ᱨᱮ ᱪᱤᱞᱤ ᱤᱥᱥᱚᱨ ᱜᱮ ᱵᱟᱹᱱᱩᱜ ᱠᱚᱣᱟ᱾ ᱦᱟᱦᱟᱲᱟ ᱮᱱᱟᱭ ᱟᱸᱡᱚᱢ ᱠᱟᱛᱮ ᱯᱟᱥᱴᱚᱨ ᱡᱤᱦᱤᱡᱤᱠᱟᱹᱞ ᱟᱨ ᱮ ᱠᱩᱞᱤ ᱨᱩᱣᱟᱹᱲ ᱠᱮᱫᱮᱭᱟ, ᱪᱮᱫ ᱪᱤᱠᱟᱹᱭᱮᱱ ᱛᱮ? ᱪᱮᱫᱟᱜ ᱱᱚᱝᱠᱟ ᱫᱚᱢ ᱨᱚᱲ ᱮᱫᱟ ᱥᱤᱨᱡᱚᱱᱤᱭᱟᱹ ᱵᱟᱵᱚᱛ ᱛᱮ? ᱵᱷᱟᱹᱱᱰᱟᱹᱨᱤ ᱛᱮᱞᱟ ᱨᱩᱣᱟᱹᱲ ᱠᱮᱫᱟᱭ, ᱫᱤᱥᱚᱢ ᱫᱤᱥᱚᱢ ᱫᱟᱬᱟ ᱠᱟᱛᱮ ᱧᱮᱞ ᱵᱤᱱ ᱟᱹᱵᱤᱱ ᱵᱟᱹᱵᱤᱱ ᱧᱮᱞᱮᱫ ᱠᱟᱱᱟ ᱯᱟᱞᱮ ᱛᱤᱱᱟᱹᱜ ᱦᱟᱨᱠᱮᱛ ᱨᱮ ᱦᱚᱲ ᱠᱚ ᱢᱮᱱᱟᱜ ᱠᱚᱣᱟ ᱥᱟᱥᱮᱛᱚᱜ ᱠᱟᱱᱟ ᱠᱚ ᱛᱤᱱᱟᱹᱜ ᱦᱚᱲ ᱚᱠᱚᱭ ᱠᱚᱪᱚᱝ ᱡᱚᱢ ᱵᱟᱝ ᱠᱚ ᱧᱟᱢ ᱮᱫᱟ ᱦᱚᱨᱚᱜ ᱵᱟᱸᱫᱮ ᱵᱟᱹᱱᱩᱜ ᱛᱟᱠᱚᱣᱟ ᱚᱠᱚᱭ ᱠᱚᱪᱚ ᱚᱠᱚᱭᱟᱜ ᱚᱲᱟᱜ ᱵᱟᱹᱱᱩᱜᱼᱟ ᱚᱠᱚᱭᱟᱜ ᱨᱳᱡᱽᱜᱟᱨ ᱵᱟᱹᱱᱩᱜᱼᱟ ᱚᱠᱚᱭ ᱠᱚᱣᱟᱜ ᱵᱮᱵᱽᱥᱟᱭ ᱰᱩᱵᱟᱹᱣ ᱟᱠᱟᱱᱟ ᱚᱠᱚᱭ ᱠᱚᱠᱚ ᱦᱟᱨᱠᱮᱛᱚᱜ ᱠᱟᱱᱟ ᱜᱟᱬᱟ ᱵᱮᱜᱚᱨ ᱛᱮ ᱜᱟᱬᱟ ᱛᱟᱦᱮᱸ ᱠᱟᱛᱮ ᱠᱚ ᱦᱟᱨᱠᱮᱛᱚᱜ ᱠᱟᱱᱟ ᱚᱠᱚᱭ ᱠᱚ ᱚᱠᱚᱭ ᱠᱚᱨᱮᱱ ᱮᱨᱟ ᱵᱟᱝ ᱠᱚ ᱵᱩᱜᱤᱭᱟ ᱛᱚ ᱚᱠᱚᱭ ᱠᱚᱨᱮᱱ ᱦᱮᱨᱮᱞ ᱠᱚ ᱫᱟᱜᱟᱵᱟᱡᱽ ᱠᱮᱭᱟ ᱨᱮᱴᱷᱟ ᱨᱮᱴᱷᱤ ᱦᱟᱞᱟ ᱦᱟᱹᱞᱤ ᱫᱚᱞᱟ ᱫᱚᱞᱤ ᱟᱭᱢᱟ ᱵᱮᱥᱩᱞᱩᱠ ᱛᱮ ᱯᱮᱨᱮᱡ ᱟᱠᱟᱱᱟ ᱫᱷᱟᱹᱨᱛᱤ ᱢᱤᱫ ᱰᱩᱵᱟᱹ ᱰᱟᱦᱟᱨ ᱨᱮ ᱢᱚᱦᱰᱟ ᱟᱠᱟᱱᱟ ᱱᱚᱣᱟ ᱥᱚᱢᱟᱡᱽ ᱡᱩᱫᱤ ᱦᱩᱱᱟᱹᱝ ᱤᱥᱥᱚᱨᱮ ᱛᱟᱦᱮᱸ ᱠᱚᱜ ᱥᱤᱥᱤᱨᱡᱟᱹᱣᱤᱡ ᱦᱩᱱᱟᱹᱝ ᱮ ᱛᱟᱦᱮᱱ ᱠᱷᱟᱱ ᱫᱷᱟᱹᱨᱛᱤ ᱵᱮᱵᱮᱱᱟᱣᱤᱡ ᱚᱠᱚᱭ ᱛᱟᱦᱮᱱ ᱠᱷᱟᱱ ᱱᱚᱣᱟ ᱫᱷᱟᱹᱨᱛᱤ ᱪᱟᱪᱟᱞᱟᱣᱤᱡ ᱦᱩᱱᱟᱹᱝ ᱮ ᱛᱟᱦᱮᱱ ᱠᱷᱟᱱ ᱱᱚᱣᱟ ᱠᱚ ᱧᱮᱞ ᱠᱟᱛᱮ ᱵᱟᱝ ᱮ ᱦᱟᱹᱯᱤ ᱠᱚᱜᱼᱟ ᱦᱩᱱᱟᱹᱝ ᱨᱚᱯᱷᱟᱠᱤᱭᱟ ᱥᱩᱥᱟᱹᱨᱠᱤᱭᱟ ᱱᱚᱣᱟ ᱠᱚ ᱠᱷᱟᱹᱴᱤ ᱜᱮ ᱱᱩᱱᱟᱹᱝ ᱦᱟᱨᱠᱮᱛ ᱨᱮ ᱢᱮᱱᱟᱜ ᱠᱚᱣᱟ ᱢᱟᱹᱱᱢᱤ ᱡᱩᱛ ᱠᱟᱛᱮ ᱡᱩᱛᱨᱟᱹᱣ ᱠᱚᱣᱟᱭ ᱦᱩᱱᱟᱹᱝ ᱤᱥᱚᱨᱤ ᱛᱟᱦᱮᱱ ᱠᱷᱟᱱ ᱡᱚᱛᱚᱣᱟᱜ ᱵᱷᱟᱜᱮ ᱛᱟᱦᱮᱸ ᱠᱚᱜᱼᱟ ᱦᱩᱱᱟᱹᱝ ᱵᱷᱟᱹᱱᱰᱟᱹᱨᱤᱭᱟ ᱢᱚᱪᱟ ᱠᱷᱚᱱ ᱱᱚᱣᱟ ᱠᱚ ᱠᱟᱛᱷᱟ ᱟᱸᱡᱚᱢ ᱠᱟᱛᱮ ᱟᱨ ᱪᱮᱫ ᱜᱮ ᱵᱟᱭ ᱨᱚᱲ ᱞᱮᱫᱟ ᱯᱟᱥᱴᱚᱨ ᱡᱤᱦᱤᱡᱤᱠᱚᱞ ᱪᱩᱯᱪᱟᱯᱮ ᱚᱰᱚᱠ ᱥᱮᱱ ᱮᱱᱟᱭ ᱥᱮᱞᱩᱱ ᱵᱟᱦᱨᱮ ᱛᱮ ᱠᱤᱪᱷᱩ ᱜᱷᱩᱲᱤᱠ ᱵᱟᱫᱽ ᱫᱚᱦᱲᱟᱭ ᱨᱩᱣᱟᱹᱲ ᱦᱮᱡ ᱮᱱᱟ ᱯᱟᱥᱴᱟᱨ ᱡᱮᱦᱮᱡᱤᱠᱚᱞ ᱥᱟᱶᱛᱮ ᱛᱟᱦᱮᱸ ᱠᱟᱱᱟᱭ ᱢᱤᱫ ᱦᱚᱲ ᱩᱱᱤᱭᱟᱜ ᱦᱚᱨᱚᱜ ᱵᱟᱸᱫᱮ ᱢᱟᱹᱭᱞᱟᱹ ᱜᱮ ᱛᱟᱭᱟ ᱵᱚᱦᱚᱜ ᱩᱵ ᱦᱟᱨᱟ ᱢᱟᱨᱟᱝ ᱟᱠᱟᱱᱟ ᱫᱟᱹᱲᱦᱤᱭᱟᱹ ᱛᱮ ᱢᱮᱫᱦᱟᱣ ᱮᱥᱮᱫ ᱟᱠᱟᱱᱟ ᱥᱮᱞᱩᱱ ᱫᱚᱠᱟᱱ ᱨᱮ ᱟᱨ ᱠᱤᱪᱷᱩ ᱦᱚᱲ ᱠᱚ ᱛᱟᱦᱮᱸ ᱠᱟᱱᱟ ᱞᱟᱹᱴᱩ ᱟᱲᱟᱝ ᱛᱮ ᱨᱚᱲ ᱮ ᱮᱦᱚᱵ ᱠᱮᱫᱟ ᱯᱟᱥᱴᱟᱨ ᱡᱮᱦᱮᱡᱤᱠᱚᱞ ᱱᱚᱣᱟ ᱥᱚᱢᱟᱡᱽ ᱨᱮ ᱵᱷᱟᱹᱱᱰᱟᱹᱨᱤ ᱜᱮ ᱵᱟᱹᱱᱩᱜ ᱠᱚᱣᱟ ᱩᱯ ᱢᱩᱱᱰᱨᱟᱹ ᱦᱚᱲ ᱜᱮ ᱵᱟᱹᱱᱩᱜ ᱠᱚᱣᱟ ᱢᱤᱫ ᱦᱚᱸ ᱵᱷᱟᱹᱱᱰᱟᱹᱨᱤ ᱦᱟᱦᱟᱲᱟᱭᱮᱱ ᱛᱮ ᱢᱮᱱ ᱠᱮᱫᱟᱭ ᱪᱮᱫ ᱪᱤᱠᱟᱹᱭᱮᱱᱟ ᱜᱚᱢᱠᱮ ᱤᱧ ᱛᱚ ᱢᱤᱱᱟᱹᱧᱟ ᱯᱟᱥᱴᱚᱨᱮ ᱨᱚᱲ ᱨᱩᱣᱟᱹᱲ ᱠᱮᱫᱟ ᱩᱱᱤ ᱦᱚᱲ ᱥᱮᱫ ᱩᱫᱩᱜ ᱠᱟᱛᱮ ᱵᱷᱟᱹᱱᱰᱟᱹᱨᱤ ᱠᱚ ᱛᱟᱦᱮᱱ ᱠᱷᱟᱱ ᱪᱮᱫ ᱱᱚᱝᱠᱟ ᱡᱷᱟᱹᱞ ᱡᱷᱟᱹᱞ ᱩᱯ ᱟᱨ ᱨᱟᱫᱲᱟᱣᱟᱱ ᱦᱚᱲ ᱠᱚ ᱛᱟᱦᱮᱸ ᱠᱚᱜᱼᱟ ᱵᱷᱟᱱᱰᱟᱨᱤ ᱢᱮᱱ ᱠᱮᱫᱟᱭ ᱟᱥᱚᱞ ᱠᱟᱛᱷᱟ ᱱᱚᱣᱟ ᱠᱟᱱᱟ ᱜᱚᱢᱠᱮ ᱱᱩᱠᱩ ᱦᱚᱲ ᱵᱷᱟᱱᱰᱟᱨᱤ ᱴᱷᱮᱱ ᱥᱮᱱ ᱜᱮ ᱵᱟᱠᱚ ᱥᱮᱱᱚᱜ ᱠᱟᱱᱟ ᱢᱮᱛᱟ ᱟᱞᱮ ᱴᱷᱮᱱ ᱵᱟᱝ ᱠᱚ ᱦᱤᱡᱩᱜ ᱠᱟᱱᱟ ᱵᱟᱝᱠᱷᱟᱱ ᱟᱞᱮ ᱢᱟ ᱚᱱᱟ ᱠᱟᱹᱢᱤ ᱞᱟᱹᱜᱤᱫ ᱜᱮ ᱢᱮᱱᱟᱜ ᱞᱮ ᱩᱵ ᱡᱩᱞᱩᱵ ᱞᱟᱹᱜᱤᱫ ᱨᱟᱫᱲᱟ ᱦᱚᱭᱚᱭ ᱞᱟᱹᱜᱤᱫ ᱠᱷᱟᱱ ᱯᱟᱥᱴᱟᱨᱮ ᱢᱮᱱ ᱠᱮᱫᱟ ᱵᱚᱭᱦᱟ ᱱᱚᱣᱟ ᱜᱮ ᱟᱢᱟᱜ ᱠᱟᱛᱷᱟ ᱨᱮᱱᱟᱝ ᱛᱮᱞᱟ ᱱᱚᱝᱠᱟ ᱞᱮᱠᱟᱜᱮ ᱫᱷᱟᱹᱨᱛᱤ ᱨᱮ ᱤᱥᱥᱚᱨ ᱢᱮᱱᱟᱭᱟ ᱥᱤᱥᱤᱨᱡᱟᱹᱣᱤᱡ ᱪᱟᱪᱞᱟᱣᱤᱡ ᱢᱮᱱᱟᱭ ᱜᱮᱭᱟ ᱛᱚ ᱱᱩᱠᱩ ᱦᱟᱨᱠᱮᱛᱚᱜ ᱥᱟᱥᱮᱛᱚᱜ ᱠᱟᱱ ᱦᱚᱲ ᱵᱚᱡᱷᱟ ᱛᱮ ᱛᱮᱱ ᱟᱠᱟᱱ ᱦᱚᱲ ᱥᱚᱢᱚᱥᱥᱟ ᱛᱮ ᱯᱮᱨᱮᱡ ᱟᱠᱟᱱ ᱦᱚᱲ ᱤᱥᱥᱚᱨ ᱴᱷᱮᱱ ᱵᱟᱝ ᱠᱚ ᱥᱮᱱᱚᱜ ᱠᱟᱱᱟ ᱤᱥᱥᱚᱨ ᱴᱷᱮᱱ ᱚᱢᱵᱟ ᱤᱠᱲᱩᱢ ᱠᱟᱛᱮ ᱵᱟᱝ ᱠᱚ ᱟᱨᱚᱡ ᱮᱫᱟ ᱵᱟᱝ ᱠᱚ ᱠᱚᱭᱮᱫᱟ ᱤᱥᱥᱚᱨ ᱴᱷᱮᱱ ᱟᱯᱱᱟᱨᱟᱜ ᱥᱚᱢᱚᱥᱥᱟ ᱥᱟᱶᱟᱨ ᱞᱟᱹᱜᱤᱫ ᱱᱩᱠᱩ ᱦᱚᱲ ᱡᱩᱫᱤ ᱤᱥᱥᱚᱨ ᱴᱷᱮᱱ ᱠᱚ ᱟᱨᱚᱡᱟ ᱤᱥᱥᱚᱨ ᱟᱸᱡᱚᱢᱟ ᱟᱨ ᱛᱮᱞᱟ ᱨᱩᱣᱟᱹᱲᱮ ᱮᱢᱟ ᱠᱚᱣᱟ ᱠᱷᱟᱹᱴᱤ ᱜᱮ ᱫᱩᱞᱟᱹᱲᱤᱭᱟᱹ ᱤᱥᱥᱚᱨ ᱨᱤᱱ ᱦᱚᱲ ᱠᱚ ᱮᱴᱟᱜ ᱦᱚᱨ ᱜᱮ ᱵᱟᱹᱱᱩᱜᱼᱟ ᱟᱨᱚᱡᱽ ᱵᱮᱜᱚᱨ ᱟᱨ ᱟᱨᱚᱡᱽ ᱚᱠᱚᱭ ᱦᱚᱸ ᱵᱟᱝ ᱠᱚ ᱟᱸᱡᱚᱢᱟ ᱤᱥᱥᱚᱨ ᱵᱮᱜᱚᱨ ᱤᱥᱥᱚᱨᱮ ᱢᱮᱱᱟ ᱫᱮᱞᱟ ᱤᱧ ᱴᱷᱮᱱ ᱦᱤᱡᱩᱜ ᱯᱮ ᱟᱯᱮ ᱡᱚᱛᱚ ᱞᱟᱸᱜᱟ ᱟᱨ ᱵᱚᱡᱷᱟ ᱛᱮ ᱛᱮᱱ ᱟᱠᱟᱱ ᱠᱚ ᱤᱧ ᱜᱤᱧ ᱡᱤᱨᱟᱹᱣ ᱚᱪᱚ ᱯᱮᱭᱟ ᱢᱟᱛᱷᱟᱭ ᱚᱞ ᱟᱠᱟᱫ ᱵᱷᱟᱜᱮ ᱥᱚᱢᱵᱟᱫ ᱢᱤᱫ ᱜᱮᱞ ᱢᱤᱫ ᱦᱟᱹᱴᱤᱧ ᱵᱟᱨ ᱜᱮᱞ ᱤᱨᱟᱹᱞ ᱠᱟᱹᱞᱤ ᱥᱟᱶᱛᱮ ᱢᱟᱛᱷᱟᱭ ᱚᱞ ᱟᱠᱟᱫ ᱮᱭᱟᱭ ᱦᱟᱹᱴᱤᱧ ᱮᱭᱟᱭ ᱠᱟᱹᱞᱤ ᱨᱮ ᱚᱞ ᱟᱠᱟᱱᱟ ᱠᱚᱭ ᱯᱮ ᱟᱫᱚ ᱮᱢᱟ ᱯᱮᱭᱟ ᱧᱟᱢ ᱵᱟᱲᱟᱭ ᱯᱮ ᱟᱫᱚ ᱯᱮ ᱧᱟᱢᱟ ᱴᱷᱚᱯ ᱴᱷᱚᱯ ᱯᱮ ᱟᱫᱚᱭ ᱡᱷᱤᱡ ᱟᱯᱮᱭᱟ ᱛᱚ ᱟᱯᱮᱭᱟᱜ ᱥᱚᱢᱚᱥᱭᱟ ᱞᱟᱹᱜᱤᱫ ᱡᱚᱛᱚ ᱦᱚᱲ ᱠᱚᱣᱟᱜ ᱵᱷᱟᱹᱞᱟᱹᱭ ᱞᱟᱹᱜᱤᱫ ᱟᱵᱚᱣᱟᱜ ᱫᱤᱥᱚᱢ ᱞᱟᱹᱜᱤᱫ ᱟᱨᱡᱚᱝ ᱨᱮ ᱛᱟᱦᱮᱱ ᱯᱮ ᱤᱥᱥᱚᱨ ᱴᱷᱮᱱ ᱦᱤᱡᱩᱜ ᱛᱮ ᱟᱨ ᱠᱟᱛᱷᱟ ᱯᱮ ᱵᱟᱹᱥᱩᱛᱟᱜ ᱠᱷᱟᱱ ᱟᱯᱮ ᱨᱤᱱ ᱜᱟᱛᱮ ᱯᱮᱲᱟ ᱠᱚ ᱴᱷᱮᱱ ᱵᱟᱠᱷᱨᱟ ᱞᱮᱜᱟᱭ ᱯᱮ ᱢᱟ ᱛᱚᱵᱮ ᱡᱚᱦᱟᱨ